ᱥᱟᱱᱟᱢ ᱠᱚ ᱥᱟᱹᱜᱩᱱ ᱫᱟᱨᱟᱢ ᱟᱨ ᱛᱮᱦᱮᱧ ᱫᱚ ᱫᱩᱢᱠᱟᱹ ᱫᱤᱥᱚᱢ ᱨᱮᱵᱚᱱ ᱦᱮᱡ ᱟᱠᱟᱱᱟ ᱟᱨ ᱱᱚᱰᱮ ᱚᱞ ᱪᱤᱠᱤ ᱟᱥᱲᱟ ᱩᱰᱷᱟᱹᱣ ᱥᱟᱶᱛᱮ ᱡᱟᱦᱟᱸ ᱫᱚ ᱥᱟᱨᱡᱚᱢ ᱫᱟᱨᱮ ᱵᱚᱱ ᱨᱚᱦᱚᱭᱮᱜᱼᱟ ᱛᱚ ᱱᱚᱣᱟ ᱫᱚ ᱥᱟᱱᱛᱟᱲ ᱠᱟᱴᱟ ᱯᱩᱠᱩᱨ ᱡᱟᱦᱟᱸ ᱠᱚ ᱢᱮᱛᱟᱜ ᱠᱟᱱᱟ ᱚᱸᱰᱮ ᱠᱟᱱᱟ ᱱᱚᱣᱟ ᱫᱚ

ᱫᱤᱥᱚᱢ ᱠᱚ ᱛᱟᱵᱚᱱ ᱧᱮᱞ ᱯᱮ ᱱᱚᱜᱼᱚ ᱱᱚᱝᱠᱟ ᱨᱚᱲ ᱟᱨ ᱩᱱᱟᱹᱜ ᱥᱟᱺᱜᱤᱧ ᱪᱟᱞᱟᱣ ᱦᱩᱭ ᱠᱟᱱᱟ ᱛᱚ ᱫᱤᱥᱚᱢ ᱠᱚ ᱱᱚᱝᱠᱟ ᱧᱮᱞᱚᱜ ᱠᱟᱱᱟ ᱱᱚᱣᱟ ᱧᱮᱞ ᱛᱤᱱᱟᱹᱜ ᱧᱟᱞᱟᱫ ᱜᱮ ᱟᱨ ᱵᱩᱨᱩ ᱛᱮᱜᱮ ᱯᱩᱨᱟᱹ ᱮᱥᱮᱫ ᱢᱮᱱᱟᱜ ᱠᱟᱜᱼᱟ ᱫᱷᱟᱨᱮ ᱛᱮᱫᱚ ᱟᱨ ᱱᱚᱜᱼᱚᱭ ᱱᱚᱰᱮ ᱫᱚ ᱟᱦᱟᱨ ᱠᱟᱱᱟ ᱛᱚ ᱱᱚᱰᱮ ᱜᱮ ᱦᱟᱸᱜ ᱱᱚᱰᱮ ᱵᱚᱸᱜᱟ ᱛᱷᱟᱱ ᱢᱮᱱᱟᱜᱼᱟ ᱚᱱᱟ ᱥᱩᱨ ᱨᱮᱜᱮ ᱦᱟᱸᱜ ᱥᱟᱨᱡᱚᱢ ᱫᱟᱨᱮ ᱨᱮ ᱨᱚᱦᱚᱭ ᱦᱚᱴᱚ ᱠᱟᱜ ᱠᱟᱱᱟ ᱟᱨ ᱱᱚᱜᱼᱚᱸᱭ ᱫᱤᱥᱚᱢ ᱠᱚ ᱪᱮᱫ ᱞᱮᱠᱟ ᱧᱮᱞᱚᱜ ᱠᱟᱱᱟ ᱛᱟᱵᱚᱱ ᱫᱩᱢᱠᱟᱹ ᱡᱤᱞᱟᱹ ᱨᱮᱱᱟᱜ ᱛᱚ ᱯᱷᱟᱥᱴ ᱴᱟᱭᱤᱢ ᱪᱟᱞᱟᱣ ᱦᱩᱭ ᱠᱟᱱᱟ ᱟᱨ ᱱᱚᱜᱼᱚᱸᱭ ᱱᱚᱝᱠᱟ ᱱᱚᱰᱮ ᱞᱟ ᱵᱟᱲᱟ ᱠᱟᱛᱮ ᱦᱟᱸᱜ ᱞᱮ ᱨᱚᱦᱚᱭ ᱞᱟᱹᱜᱤᱫ ᱚᱸᱰᱮ ᱞᱮ ᱱᱟᱯᱮᱜᱼᱟ ᱛᱤᱱᱟᱹᱜ ᱛᱤᱱᱟᱹᱜ ᱥᱟᱺᱜᱤᱧ ᱨᱮ ᱨᱚᱦᱚᱭ ᱦᱩᱭᱩᱜᱼᱟ ᱮᱱᱠᱷᱟᱱ ᱪᱮᱦᱨᱟ ᱧᱮᱞᱚᱜᱼᱟ ᱟᱫᱚ ᱱᱚᱰᱮ ᱠᱟᱹᱡ ᱱᱟᱯ ᱵᱟᱲᱟ ᱠᱟᱛᱮᱫ ᱨᱚᱦᱚᱭᱮᱜᱼᱟ ᱞᱮ ᱡᱟᱦᱟᱸ ᱫᱚ ᱟᱴ ᱯᱷᱤᱴ ᱟᱴ ᱯᱷᱤᱴ ᱠᱟᱛᱮᱫ ᱤᱱᱟᱹ ᱯᱚᱨᱮ ᱱᱩᱭ ᱛᱟᱞᱮ ᱫᱟᱜ ᱮ ᱟᱹᱜᱩ ᱠᱮᱫᱼᱟ

ᱱᱚᱰᱮ ᱩᱢᱩᱞ ᱦᱚᱸᱞᱮ ᱡᱚᱜᱟᱲ ᱟᱠᱟᱫᱼᱟ ᱡᱮ ᱱᱚᱰᱮ ᱵᱚᱸᱜᱟ ᱵᱩᱨᱩ ᱨᱮᱭᱟᱜ ᱴᱷᱟᱹᱭ ᱦᱚᱸᱞᱮ ᱵᱮᱱᱟᱣ ᱫᱟᱲᱮᱭᱟᱜᱼᱟ ᱥᱟᱨᱡᱚᱢ ᱫᱟᱨᱮ ᱨᱚᱦᱚᱭ ᱠᱟᱛᱮ

ᱱᱤᱛ ᱡᱟᱦᱟᱸ ᱵᱚᱱ ᱧᱮᱞ ᱱᱚᱣᱟ ᱫᱚ ᱰᱚᱢᱟᱱ ᱴᱩᱰᱩ ᱟᱨ ᱤᱧ ᱠᱩᱥᱟᱹ ᱥᱚᱨᱮᱱ ᱟᱹᱞᱤᱧᱟᱜ ᱛᱤ ᱛᱮ ᱢᱤᱫᱴᱟᱹᱝ ᱨᱚᱦᱚᱭᱚᱜ ᱠᱟᱱᱟ ᱡᱟᱦᱟᱸ ᱫᱚ ᱥᱟᱨᱡᱚᱢ ᱫᱟᱨᱮ ᱧᱩᱛᱩᱢ ᱛᱟᱦᱮᱱᱟ ᱨᱚᱦᱚᱭ ᱦᱚᱴᱚ ᱟᱠᱟᱫ ᱛᱚ ᱱᱚᱣᱟ ᱜᱮ ᱟᱨ ᱱᱚᱰᱮ ᱨᱚᱦᱚᱭ ᱠᱟᱜ ᱠᱟᱱᱟ ᱟᱹᱞᱤᱧ ᱱᱚᱣᱟ ᱫᱚ ᱢᱤᱫᱴᱟᱝ ᱞᱤᱧ ᱨᱚᱦᱚᱭ ᱠᱮᱜᱼᱟ ᱛᱚ ᱞᱟ ᱠᱚ ᱢᱮᱱᱟᱜ ᱠᱚᱣᱟ ᱟᱹᱰᱤ ᱥᱟᱸᱜᱮ ᱞᱮ ᱪᱟᱞᱟᱣ ᱠᱟᱱᱟ ᱞᱟ ᱠᱮᱜᱼᱟ ᱞᱮ ᱞᱟ ᱟᱨ ᱨᱚᱦᱚᱭ ᱫᱟᱜ ᱢᱤᱫ ᱦᱚᱲᱮ ᱟᱹᱜᱩᱭᱮᱜᱼᱟ ᱨᱚᱦᱚᱭᱮᱜᱼᱟ ᱞᱮ ᱟᱫᱚ ᱱᱚᱝᱠᱟ ᱫᱟᱨᱮ ᱨᱚᱦᱚᱭ ᱟᱹᱰᱤ ᱵᱮᱥ ᱡᱤᱱᱤᱥ ᱠᱟᱱᱟ ᱱᱚᱣᱟ ᱢᱟ ᱥᱟᱨᱡᱚᱢ ᱫᱟᱨᱮ ᱠᱟᱱᱟ ᱡᱟᱦᱟᱸ ᱛᱮ ᱡᱟᱦᱟᱸ ᱛᱮ ᱟᱵᱚᱣᱟᱜ ᱵᱚᱸᱜᱟᱼᱵᱩᱨᱩ ᱴᱷᱟᱶ ᱨᱮ ᱛᱟᱦᱮᱱᱟ ᱟᱨᱦᱚᱸ ᱱᱚᱜᱼᱚᱭ ᱰᱚᱰᱷᱟ ᱞᱟ ᱡᱩᱛ ᱠᱟᱜᱼᱟ ᱞᱮ ᱟᱨ ᱱᱚᱰᱮ ᱦᱚᱸ ᱨᱚᱦᱚᱭ ᱞᱟᱹᱜᱤᱫ ᱦᱟᱸᱜ ᱡᱚᱛᱚᱜᱮ ᱚᱱᱟ ᱥᱟᱢᱟᱝ ᱥᱮᱫ ᱪᱟᱞᱟᱜ ᱯᱮ ᱦᱟᱱᱟ ᱦᱟᱱᱟ ᱥᱮᱫ

ᱡᱚᱦᱟᱨ ᱜᱚᱥᱟᱭ ᱢᱟᱨᱟᱝ ᱵᱩᱨᱩ ᱛᱤᱦᱤᱧ ᱥᱟᱱᱛᱷᱟᱞ ᱠᱟᱴᱟ ᱯᱩᱠᱷᱟᱨ ᱨᱮᱫᱚ ᱪᱮᱫ ᱠᱚ ᱠᱟᱹᱢᱤ ᱵᱟᱲᱟ ᱦᱩᱭᱮᱱ ᱛᱟᱵᱚᱱᱟ ᱦᱮᱸ ᱤᱧ ᱨᱚᱵᱤᱱᱫᱨᱚᱱᱟᱛᱷ ᱢᱩᱨᱢᱩ ᱡᱮᱱᱟᱨᱮᱞ ᱥᱮᱠᱨᱮᱴᱟᱨᱤ ᱚᱞ ᱤᱱᱰᱤᱭᱟ ᱥᱟᱱᱛᱟᱞᱤ ᱨᱟᱭᱴᱟᱨᱥ ᱮᱥᱳᱥᱤᱭᱮᱥᱚᱱ ᱥᱟᱶᱛᱮ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱮᱠᱟᱰᱮᱢᱤ ᱟᱫᱚ ᱛᱮᱦᱮᱧ ᱫᱚ ᱱᱚᱰᱮ ᱦᱮᱡ ᱠᱟᱛᱮ ᱥᱟᱨᱡᱚᱢ ᱫᱟᱨᱮ ᱨᱚᱦᱚᱭ ᱦᱩᱭ ᱟᱠᱟᱱᱟ ᱱᱚᱰᱮ ᱥᱟᱱᱛᱟᱞ ᱠᱟᱴᱟ ᱨᱮ ᱟᱹᱰᱤ ᱤᱛᱤᱦᱟᱥᱤᱠ ᱡᱟᱭᱜᱟ ᱟᱫᱚ ᱱᱚᱰᱮ ᱦᱮᱡ ᱠᱟᱛᱮ ᱱᱚᱣᱟ ᱥᱟᱨᱡᱚᱢ ᱫᱟᱨᱮ ᱠᱚᱵᱚᱱ ᱨᱚᱦᱚᱭ ᱟᱠᱟᱫᱼᱟ ᱟᱨ ᱱᱚᱣᱟ ᱥᱟᱨᱡᱚᱢ ᱫᱟᱨᱮ ᱫᱚ ᱟᱵᱚᱣᱟᱜ ᱟᱹᱰᱤ ᱜᱮ ᱢᱟᱱᱮ ᱵᱚᱸᱜᱟ ᱫᱟᱨᱮ ᱠᱟᱱᱟ ᱟᱫᱚ ᱱᱚᱣᱟ ᱛᱮᱦᱮᱧ ᱱᱚᱰᱮ ᱵᱚᱱ ᱫᱟᱨᱮ ᱠᱚᱵᱚᱱ ᱨᱚᱦᱚᱭ ᱠᱟᱜ ᱠᱟᱱᱟ ᱡᱟᱛᱮ ᱵᱚᱸᱜᱟ ᱵᱚᱸᱜᱟ ᱠᱚᱦᱚᱸ ᱠᱚ ᱛᱷᱟᱯᱱᱟᱣ ᱟᱠᱚ ᱦᱤᱡᱩᱜ ᱠᱟᱱ ᱥᱚᱢᱚᱭ ᱨᱮ ᱟᱫᱚ ᱚᱱᱟ ᱜᱮ ᱱᱟᱦᱟᱜ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱛᱮᱦᱮᱧ ᱱᱩᱱᱟᱹᱜ ᱥᱟᱸᱜᱮ ᱦᱚᱲ ᱵᱚᱱ ᱦᱮᱡ ᱟᱠᱟᱱᱟ ᱱᱚᱰᱮ ᱱᱚᱣᱟ ᱱᱟᱜᱟᱢᱤᱭᱟᱹ ᱡᱟᱭᱜᱟ ᱨᱮ ᱱᱚᱝᱠᱟᱱ ᱱᱟᱜᱟᱢ ᱨᱮᱱᱟᱝ ᱢᱤᱫᱴᱤᱡ ᱱᱟᱣᱟ ᱩᱫᱽᱜᱟᱹᱣ ᱦᱚᱴᱚ ᱠᱟᱜ ᱠᱟᱱᱟ ᱵᱚᱱ ᱱᱚᱣᱟ ᱥᱟᱨᱡᱚᱢ ᱫᱟᱨᱮ ᱵᱚᱱ ᱨᱚᱦᱚᱭ ᱦᱚᱴᱚ ᱠᱟᱫᱟ ᱟᱹᱰᱤ ᱜᱮ ᱨᱟᱹᱥᱠᱟᱹᱧ ᱵᱩᱡᱷᱟᱹᱣᱮᱫᱼᱟ ᱟᱪᱪᱷᱟ ᱟᱯᱮ ᱟᱯᱮᱭᱟᱜ ᱯᱟᱦᱴᱟ ᱠᱷᱚᱱ ᱚᱠᱚᱭ ᱠᱚ ᱦᱮᱡ ᱠᱟᱱᱟ ᱠᱚ ᱟᱞᱮ ᱯᱟᱥᱴᱟ ᱠᱷᱚᱱᱟᱜ ᱤᱧ ᱥᱟᱶᱛᱮ ᱢᱮᱱᱟᱜ ᱠᱚᱣᱟ ᱢᱟᱱᱥᱤᱝ ᱢᱟᱹᱡᱷᱤ ᱡᱟᱦᱟᱸᱭ ᱫᱚ ᱮᱥᱤᱥᱴᱮᱱᱴ ᱡᱮᱱᱟᱨᱮᱞ ᱥᱮᱠᱨᱮᱴᱟᱨᱤ ᱚᱞ ᱤᱱᱰᱤᱭᱟ ᱥᱟᱱᱛᱟᱞᱤ ᱨᱟᱭᱴᱟᱨᱥ ᱮᱥᱳᱥᱤᱭᱮᱥᱚᱱ

ᱥᱮᱠᱨᱮᱴᱟᱨᱤ ᱱᱚᱰᱮ ᱦᱮᱡ ᱠᱟᱛᱮ ᱪᱮᱫ ᱞᱮᱠᱟ ᱟᱹᱭᱠᱟᱹᱣ ᱦᱩᱭᱱᱟ ᱱᱚᱰᱮ ᱦᱮᱡ ᱠᱟᱛᱮ ᱟᱹᱰᱤ ᱟᱹᱰᱤ ᱢᱚᱡᱽ ᱜᱮ ᱟᱹᱰᱤ ᱱᱟᱯᱟᱭ ᱜᱮ ᱟᱹᱭᱠᱟᱹᱣ ᱮᱱᱟ ᱟᱨ ᱛᱮᱦᱮᱧ ᱱᱚᱣᱟ ᱫᱟᱨᱮ ᱠᱚ ᱨᱚᱦᱚᱭ ᱠᱟᱛᱮ ᱦᱤᱡᱩᱜ ᱠᱟᱱ ᱥᱚᱢᱚᱭ ᱨᱮ ᱟᱨᱚ ᱱᱟᱯᱟᱭ ᱟᱹᱭᱠᱟᱹᱜᱼᱟ ᱵᱩᱡᱷᱟᱹᱜ ᱤᱧᱟᱹᱜ ᱤᱭᱟᱹ ᱱᱚᱣᱟ ᱟᱥᱟ ᱢᱮᱱᱟᱜᱼᱟ ᱡᱟᱦᱟᱸ ᱞᱮᱠᱟ ᱥᱟᱨᱡᱚᱢ ᱫᱟᱨᱮ ᱵᱩᱴᱟᱹ ᱨᱮ ᱡᱩᱫᱤ ᱡᱤᱨᱟᱹᱣ ᱞᱮᱱᱠᱷᱟᱱ ᱪᱮ ᱛᱟᱦᱮᱸ ᱞᱮᱱᱠᱷᱟᱱ ᱨᱮᱭᱟᱲ ᱜᱮ ᱢᱚᱡᱽ ᱜᱮ ᱟᱹᱭᱠᱟᱹᱜᱼᱟ ᱚᱱᱠᱟ ᱜᱮ ᱟᱞᱮ ᱦᱚᱸᱞᱮ ᱩᱭᱦᱟᱹᱨᱮᱜᱼᱟ ᱠᱤ ᱦᱤᱡᱩᱜ ᱠᱟᱱ ᱥᱚᱢᱚᱭ ᱨᱮ ᱥᱟᱨᱡᱚᱢ ᱵᱩᱴᱟᱹ ᱨᱮ ᱫᱩᱲᱩᱵ ᱠᱟᱛᱮ ᱟᱨᱚ ᱟᱭᱢᱟ ᱜᱟᱱ ᱦᱚᱲ ᱡᱮᱢᱚᱱ ᱱᱚᱰᱮ ᱵᱚᱱ ᱡᱟᱣᱨᱟᱜ ᱢᱟ ᱟᱨ ᱵᱚᱱ ᱦᱮᱡ ᱠᱟᱛᱮ ᱵᱚᱱ ᱫᱩᱲᱩᱵ ᱢᱟ ᱢᱮᱱᱛᱮ ᱟᱪᱪᱷᱟ ᱟᱢᱟᱜ ᱪᱮᱫ ᱯᱚᱨᱤᱪᱚᱭ ᱡᱚᱦᱟᱨ ᱜᱮ ᱤᱧᱟᱹᱜ ᱧᱩᱛᱩᱢ ᱫᱚ ᱠᱩᱥᱟ ᱥᱚᱨᱮᱱ ᱟᱨ ᱤᱧ ᱦᱚᱸ ᱜᱩᱨᱩ ᱜᱚᱢᱠᱮ ᱮᱠᱟᱰᱮᱢᱤ ᱯᱟᱥᱴᱟ ᱠᱷᱚᱱ ᱦᱮᱡ ᱟᱠᱟᱱᱟᱹᱧ ᱛᱚ ᱛᱮᱦᱮᱧ ᱟᱹᱰᱤ ᱨᱟᱹᱥᱠᱟᱹ ᱵᱩᱡᱷᱟᱹᱣᱮᱱᱟ ᱟᱫᱚ ᱥᱟᱨᱡᱚᱢ ᱫᱟᱨᱮ ᱡᱟᱦᱟᱸ ᱨᱚᱦᱚᱭ ᱠᱮᱜᱼᱟ ᱵᱚᱱ ᱛᱚ ᱟᱹᱰᱤ ᱨᱟᱹᱥᱠᱟᱹ ᱜᱮ ᱵᱩᱡᱷᱟᱹᱣᱮᱱᱟ ᱟᱨ ᱥᱟᱸᱜᱮ ᱜᱮ ᱦᱮᱡ ᱟᱠᱟᱱᱟ ᱵᱚᱱ ᱛᱚ ᱟᱹᱰᱤ ᱱᱟᱯᱟᱭ ᱦᱤᱡᱩᱜ ᱠᱟᱱ ᱫᱤᱱ ᱨᱮ ᱱᱚᱣᱟ ᱟᱹᱰᱤ ᱵᱷᱟᱹᱜᱤ ᱟᱨ ᱱᱚᱣᱟ ᱟᱵᱚ ᱡᱟᱦᱟᱸ ᱫᱚ ᱵᱚᱸᱜᱟ ᱵᱳᱨᱳᱭᱟᱵᱚᱱ ᱚᱱᱟ ᱨᱮᱦᱚᱸ ᱟᱹᱰᱤ ᱱᱟᱯᱟᱭ ᱢᱟᱱᱮ ᱚᱸᱰᱮ ᱵᱚᱱ ᱵᱚᱸᱜᱟ ᱵᱳᱨᱳ ᱫᱟᱲᱮᱭᱟᱜᱼᱟ ᱛᱚ ᱚᱱᱟᱛᱮ ᱟᱹᱰᱤ ᱨᱟᱹᱥᱠᱟᱹ ᱵᱩᱡᱷᱟᱹᱜ ᱠᱟᱱᱟ ᱟᱢᱟᱜ ᱯᱟᱹᱨᱥᱤ ᱡᱚᱦᱟᱨ ᱤᱧ ᱢᱟᱱ ᱥᱤᱝ ᱢᱟᱹᱡᱷᱤ ᱞᱟᱦᱟᱛᱮ ᱢᱤᱫ ᱫᱚᱢ ᱤᱧ ᱦᱮᱡ ᱞᱮᱱᱟ ᱢᱮᱱᱠᱷᱟᱱ ᱛᱮᱦᱮᱧ ᱟᱹᱰᱤ ᱨᱟᱹᱥᱠᱟᱹ ᱟᱨ ᱜᱚᱨᱚᱵᱽ ᱤᱧ ᱟᱹᱭᱠᱟᱹᱣ ᱮᱫᱟ ᱡᱮ ᱥᱟᱱᱛᱟᱲ ᱠᱟᱴᱟ ᱨᱮ ᱢᱤᱫᱴᱤᱡ ᱥᱟᱨᱡᱚᱢ ᱫᱟᱨᱮ ᱤᱧᱟᱹᱜ ᱛᱤ ᱛᱤᱧ ᱨᱚᱦᱚᱭ ᱦᱚᱴᱚ ᱠᱟᱜ ᱠᱟᱱᱟ ᱦᱤᱡᱩᱜ ᱠᱟᱱ ᱫᱤᱱ ᱨᱮ ᱤᱱᱟᱹ ᱫᱚ ᱡᱟᱦᱟᱸᱭ ᱜᱮ ᱟᱵᱚ ᱨᱮᱱ ᱵᱚᱸᱜᱟᱼᱵᱩᱨᱩ ᱠᱚ ᱢᱮᱱᱟᱜ ᱠᱚᱣᱟ ᱚᱸᱰᱮ ᱠᱚ ᱵᱟᱥᱟᱜᱼᱟ ᱚᱸᱰᱮ ᱠᱚ ᱛᱟᱦᱮᱱᱟ ᱟᱨ ᱟᱵᱚ ᱦᱚᱸ ᱚᱱᱟ ᱵᱚᱱ ᱧᱮᱞ ᱥᱟᱢᱴᱟᱣ ᱢᱟ ᱤᱱᱟᱹ ᱠᱚᱜᱮ ᱟᱯᱮ ᱠᱚᱴᱷᱮᱱ ᱟᱥᱟ ᱥᱩᱨ ᱨᱮᱱ ᱦᱚᱲ ᱠᱚᱴᱷᱮᱱ ᱤᱧᱟᱹᱜ ᱟᱸᱥ ᱛᱟᱦᱮᱱᱟ ᱡᱮ ᱱᱚᱣᱟ ᱠᱚ ᱱᱟᱯᱟᱭ ᱥᱟᱺᱦᱤᱡ ᱵᱚᱱ ᱡᱳᱜᱟᱣ ᱡᱚᱛᱚᱱ ᱞᱮᱠᱷᱟᱱ ᱟᱵᱚᱣᱟᱜ ᱜᱮ ᱧᱩᱛᱩᱢ ᱡᱮ ᱟᱵᱚᱣᱟᱜ ᱜᱮ ᱱᱟᱜᱟᱢ ᱫᱤᱥᱚᱢ ᱨᱮ ᱛᱟᱦᱮᱱᱟ ᱟᱨ ᱱᱟᱭᱠᱮ ᱵᱟᱵᱟ ᱟᱪᱪᱷᱟ ᱱᱟᱭᱠᱮ ᱵᱟᱵᱟ ᱢᱟᱥᱮ ᱛᱮᱦᱮᱧ ᱞᱟᱹᱭ ᱛᱟᱵᱚᱱ ᱢᱮ ᱪᱮᱫ ᱠᱟᱨᱡᱚᱠᱨᱚᱢ ᱠᱚ ᱦᱩᱭᱱᱟ ᱪᱮᱫ ᱞᱮᱠᱟ ᱟᱹᱭᱠᱟᱹᱣᱮᱫ ᱛᱟᱵᱚᱱᱟᱢ ᱱᱩᱠᱩ ᱵᱟᱨᱦᱮ ᱠᱷᱚᱱ ᱢᱟᱨᱟᱝ ᱯᱮᱲᱟ ᱦᱤᱥᱟᱹᱵ ᱛᱮᱠᱚ ᱦᱮᱡ ᱟᱠᱟᱱ ᱱᱩᱠᱩ ᱠᱚᱣᱟᱜ ᱟᱥᱤᱨᱵᱟᱫᱽ ᱛᱮ ᱟᱨ ᱱᱩᱠᱩ ᱠᱚᱣᱟᱜ ᱞᱟᱥᱟᱬᱦᱮᱫ ᱛᱮ ᱱᱚᱜᱼᱚᱭ ᱥᱟᱨᱡᱚᱢ ᱫᱟᱨᱮ ᱠᱚ ᱞᱟᱜᱟᱣ ᱦᱩᱭᱱᱟ ᱟᱨ ᱱᱩᱠᱩ ᱠᱚ ᱦᱮᱡ ᱠᱟᱛᱮᱫ ᱤᱧ ᱟᱹᱰᱤ ᱨᱟᱹᱥᱠᱟᱹᱧ ᱟᱹᱭᱠᱟᱹᱣ ᱮᱫᱟ ᱱᱚᱝᱠᱟ ᱜᱮ ᱟᱨ ᱠᱚ ᱦᱮᱡ ᱵᱟᱲᱟ ᱞᱮᱱᱠᱷᱟᱱ ᱟᱨᱚ ᱢᱚᱡᱽ ᱨᱟᱹᱥᱠᱟᱹ ᱟᱹᱭᱠᱟᱹᱜᱼᱟ ᱟᱨ ᱱᱚᱣᱟ ᱥᱟᱱᱛᱟᱲ ᱠᱟᱴᱟ ᱯᱩᱠᱩᱨ ᱨᱮ ᱱᱩᱠᱩ ᱟᱵᱚ ᱨᱮᱱ ᱵᱟᱨᱦᱮ ᱠᱷᱚᱱ ᱱᱮᱣᱛᱟ ᱯᱮᱲᱟ ᱟᱨ ᱱᱚᱰᱮ ᱥᱟᱢᱤ ᱡᱤ ᱢᱮᱱᱟᱭᱟ ᱱᱩᱠᱩ ᱠᱚᱣᱟᱜ ᱟᱥᱤᱨᱵᱟᱫᱽ ᱛᱮ ᱛᱮᱦᱮᱧ ᱟᱹᱰᱤ ᱢᱚᱡᱽ ᱫᱟᱨᱮ ᱨᱚᱦᱚᱭ ᱦᱩᱭᱱᱟ ᱥᱟᱨᱡᱚᱢ ᱫᱟᱨᱮ ᱟᱨ ᱱᱚᱣᱟ ᱥᱟᱨᱡᱚᱢ ᱫᱟᱨᱮ ᱵᱩᱴᱟᱹ ᱨᱮ ᱡᱟᱦᱮᱨ ᱛᱷᱟᱱ ᱦᱚᱸ ᱦᱮᱡ ᱵᱮᱱᱟᱣ ᱠᱟᱛᱮᱫ ᱵᱚᱱ ᱵᱚᱸᱜᱟ ᱵᱳᱨᱳᱭ ᱱᱚᱰᱮ ᱜᱮ ᱥᱚᱦᱨᱟᱭ ᱦᱚᱸᱵᱚᱱ ᱤᱭᱟᱹ ᱞᱮᱠᱷᱟᱱ ᱟᱹᱰᱤ ᱴᱷᱤᱠ ᱦᱩᱭᱩᱜᱼᱟ ᱟᱫᱚ ᱱᱚᱣᱟ ᱜᱮ ᱫᱤᱥᱚᱢ ᱦᱚᱲ ᱴᱷᱮᱱ ᱡᱟᱛᱮ ᱱᱚᱰᱮ ᱜᱮ ᱟᱵᱚ ᱵᱚᱱ ᱥᱚᱨᱦᱟᱭ ᱯᱨᱚᱛᱷᱚᱢ ᱱᱚᱰᱮ ᱜᱮᱵᱚᱱ ᱩᱢᱩᱜ ᱱᱚᱣᱟᱜᱮ ᱤᱧ ᱫᱤᱥᱚᱢ ᱦᱚᱲ ᱴᱷᱮᱱ ᱠᱷᱚᱡ ᱡᱚᱱᱚᱜ ᱠᱟᱱᱟ ᱪᱮᱫ ᱧᱩᱛᱩᱢ ᱦᱩᱭᱱᱟ ᱱᱟᱭᱠᱮ ᱵᱟᱵᱟ ᱤᱧᱟᱹᱜ ᱫᱚ ᱛᱟᱢᱵᱚᱲ ᱵᱟᱥᱠᱮ ᱟᱪᱪᱷᱟ ᱱᱩᱭ ᱫᱚ ᱛᱟᱢᱵᱚᱲ ᱵᱟᱥᱠᱮ ᱠᱟᱱ ᱛᱟᱵᱚᱱᱟ ᱟᱵᱚᱨᱮᱱ ᱥᱟᱱᱛᱟᱞ ᱠᱟᱴᱟᱯ ᱨᱮᱱ ᱱᱟᱭᱠᱮ ᱵᱟᱵᱟ ᱠᱟᱱ ᱛᱟᱵᱚᱱᱟ ᱟᱭᱢᱟ ᱥᱟᱨᱦᱟᱣ ᱟᱪᱪᱷᱟ ᱥᱣᱟᱢᱤᱡᱤ ᱪᱮᱫ ᱞᱮᱠᱟ ᱛᱮᱦᱮᱧ ᱟᱹᱭᱠᱟᱹᱣᱱᱟ ᱚᱸᱰᱮ ᱥᱟᱱᱛᱷᱟᱞ ᱠᱟᱴᱟ ᱯᱩᱠᱷᱩᱨ ᱨᱮ ᱦᱮᱡ ᱠᱟᱛᱮ ᱡᱚ ᱠᱟᱨᱡᱚᱢ ᱦᱩᱭᱮᱱ ᱛᱟᱵᱚᱱ ᱟᱭᱢᱟ ᱫᱤᱱ ᱨᱮᱱᱟᱜ ᱠᱩᱠᱢᱩ ᱛᱟᱦᱮᱸ ᱠᱟᱱᱟ ᱱᱚᱰᱮ ᱡᱟᱦᱟᱸᱭ ᱱᱟᱭᱠᱮ ᱵᱟᱵᱟᱭ ᱨᱚᱲ ᱠᱮᱫᱟ ᱱᱩᱠᱩ ᱱᱚᱰᱮ ᱠᱚ ᱯᱩᱡᱟᱹ ᱯᱟᱥᱟᱭᱮᱫᱼᱟ ᱵᱚᱸᱜᱟ ᱵᱩᱨᱩᱜ ᱠᱟᱱᱟ ᱠᱚ ᱟᱫᱚ ᱤᱧᱟᱹᱜ ᱡᱟᱦᱟᱸ ᱵᱟᱰᱟᱭ ᱥᱟᱱᱛᱟᱲ ᱦᱚᱯᱚᱱ ᱠᱚᱣᱟᱜ ᱡᱟᱦᱟᱸ ᱱᱟᱜᱟᱢ ᱨᱤᱧ ᱵᱟᱰᱟᱭ ᱧᱟᱢ ᱟᱠᱟᱫᱼᱟ ᱡᱮ ᱥᱟᱨᱡᱚᱢ ᱫᱟᱨᱮ ᱵᱩᱴᱟᱹ ᱨᱮᱜᱮ ᱟᱵᱚᱨᱮᱱ ᱵᱚᱸᱜᱟ ᱵᱩᱨᱩ ᱫᱚ ᱟᱥᱨᱟ ᱠᱚ ᱛᱟᱦᱮᱱᱟ ᱚᱱᱟ ᱞᱮᱠᱟᱛᱮ ᱵᱚᱸᱜᱟ ᱵᱩᱨᱩᱜ ᱠᱟᱱ ᱠᱷᱟᱱ ᱠᱚ ᱯᱩᱡᱟᱹ ᱯᱟᱥᱟᱭᱮᱫ ᱠᱷᱟᱱ ᱫᱚ ᱱᱚᱝᱠᱟᱱᱟᱜ ᱫᱟᱨᱮ ᱵᱟᱹᱱᱩᱜ ᱟᱱᱟᱝ ᱚᱱᱟ ᱫᱟᱨᱮ ᱵᱚᱱ ᱨᱚᱦᱚᱭ ᱢᱟ ᱟᱨ ᱱᱚᱣᱟ ᱫᱚ ᱟᱨᱚ ᱫᱤᱠᱩ ᱠᱚᱦᱚᱸ ᱠᱚ ᱵᱟᱰᱟᱭ ᱢᱟ ᱟᱵᱚ ᱫᱚ ᱱᱤᱦᱟᱹᱛᱤ ᱫᱚ ᱟᱵᱚᱣᱟᱜ ᱯᱩᱡᱟᱹ ᱯᱟᱴ ᱫᱚ ᱱᱚᱝᱠᱟᱱᱟᱜ ᱠᱟᱱᱟ ᱡᱟᱦᱟᱸ ᱵᱚᱱ ᱵᱟᱧᱪᱟᱣ ᱞᱮᱠᱷᱟᱱ ᱱᱚᱣᱟ ᱫᱩᱱᱤᱭᱟᱹ ᱫᱷᱟᱹᱨᱛᱤ ᱵᱟᱧᱪᱟᱣ ᱛᱟᱦᱮᱱᱟ ᱱᱚᱣᱟ ᱫᱚ ᱵᱚᱸᱜᱟ ᱵᱩᱨᱩ ᱫᱚ ᱟᱵᱚ ᱫᱚ ᱚᱱᱟ ᱞᱟᱹᱜᱤᱫ ᱛᱮ ᱱᱚᱣᱟ ᱫᱟᱜ ᱥᱮᱸᱜᱮᱞ ᱥᱮ ᱵᱟᱝ ᱱᱚᱝᱠᱟᱱᱟᱜ ᱫᱟᱨᱮ ᱵᱩᱨᱩ ᱡᱟᱦᱟᱸ ᱨᱮ ᱢᱟᱹᱱᱢᱤ ᱫᱚ ᱵᱟᱝ ᱡᱤᱵᱽ ᱡᱤᱭᱟᱹᱞᱤ ᱡᱟᱦᱟᱸᱭᱟᱜ ᱟᱥᱲᱟ ᱨᱮᱠᱚ ᱛᱟᱦᱮᱸ ᱞᱮᱱᱠᱷᱟᱱ ᱡᱟᱦᱟᱸᱭᱟᱜ ᱜᱚᱲᱚ ᱛᱮ ᱥᱚᱯᱚᱦᱚᱫ ᱛᱮ ᱱᱚᱣᱟ ᱡᱤᱵᱽ ᱡᱤᱭᱟᱹᱞᱤ ᱠᱚ ᱡᱤᱭᱟᱹᱲ ᱠᱚ ᱛᱟᱦᱮᱱᱟ ᱚᱱᱟ ᱫᱟᱨᱮ ᱜᱮ ᱛᱮᱦᱮᱧ ᱨᱚᱦᱚᱭ ᱦᱩᱭᱱᱟ ᱚᱱᱟ ᱨᱮᱱ ᱜᱮ ᱟᱵᱚ ᱨᱮᱱ ᱫᱚ ᱚᱱᱟ ᱩᱱᱠᱩ ᱜᱮ ᱟᱵᱚ ᱨᱮᱱ ᱵᱚᱸᱜᱟ ᱵᱩᱨᱩ ᱟᱫᱚ ᱱᱚᱣᱟ ᱜᱮ ᱥᱟᱱᱟᱢ ᱠᱚ ᱵᱟᱲᱟᱭ ᱡᱚᱝ ᱞᱟᱹᱜᱤᱫ ᱫᱚ ᱟᱵᱚ ᱛᱮᱦᱮᱧ ᱱᱚᱣᱟ ᱠᱟᱹᱢᱤ ᱫᱚᱵᱚᱱ ᱠᱩᱨᱩᱢᱩᱴᱩ ᱠᱮᱫᱟ ᱟᱨ ᱛᱮᱦᱮᱧ ᱦᱚᱸ ᱡᱟᱢᱥᱮᱫᱽᱯᱩᱨ ᱠᱷᱚᱱ ᱩᱱᱠᱩ ᱜᱚᱢᱠᱮ ᱠᱚᱠᱚ ᱦᱮᱡ ᱟᱠᱟᱱᱟ ᱩᱱᱠᱩᱣᱟᱜ ᱫᱟᱨᱟ ᱛᱮᱜᱮ ᱩᱱᱠᱩ ᱦᱚᱸᱵᱚᱱ ᱵᱟᱲᱟᱭ ᱠᱚᱣᱟ ᱟᱨ ᱛᱮᱦᱮᱧ ᱱᱚᱝᱠᱟ ᱵᱚᱱ ᱠᱟᱹᱢᱤ ᱞᱮᱠᱷᱟᱱᱚᱜ ᱟᱵᱚᱣᱟᱜ ᱡᱟᱦᱟᱸ ᱛᱮᱦᱮᱧᱚᱜ ᱱᱚᱣᱟ